ᱢᱤᱫ ᱟᱹᱰᱤ ᱪᱚᱨᱚᱠ ᱪᱮᱦᱨᱟ ᱵᱟᱦᱟ ᱠᱟᱱ ᱨᱮᱦᱚᱸᱭ ᱡᱩᱫᱤ ᱥᱚ ᱥᱚᱸᱫᱷᱟᱲ ᱢᱚᱦᱚᱠ ᱵᱟᱹᱱᱩᱜ ᱟᱱ ᱛᱟᱭ ᱮᱱᱠᱷᱟᱱ ᱩᱨᱩ ᱵᱷᱟᱶᱟ ᱛᱤᱥ ᱦᱚᱸ ᱟᱡ ᱴᱷᱮᱱ ᱵᱟᱠᱚ ᱥᱩᱨᱩᱜᱼᱟ᱾ ᱴᱷᱤᱠ ᱚᱱᱠᱟ ᱜᱮ ᱧᱮᱞ ᱡᱚᱝ ᱛᱮ ᱢᱤᱫ ᱦᱚᱲ ᱜᱷᱟᱴᱢᱚᱴ, ᱫᱷᱚᱯᱯᱚᱴ, ᱱᱤᱯᱷᱚᱴ ᱜᱮ ᱨᱮᱦᱚᱸᱭ ᱡᱩᱫᱤ ᱜᱟᱹᱲᱭᱟᱹ ᱜᱮᱭᱟᱭ ᱮᱱᱠᱷᱟᱱ ᱩᱱᱤ ᱫᱚ ᱚᱠᱚᱭ ᱴᱷᱮᱱ ᱠᱷᱚᱱᱟᱜ ᱦᱚᱸ ᱠᱚᱱᱚ ᱫᱩᱞᱟᱹᱲ ᱟᱫᱚᱨ ᱵᱟᱭ ᱧᱟᱢᱟ᱾ ᱚᱱᱟ ᱠᱷᱟᱹᱛᱤᱨ ᱜᱮ ᱢᱟᱹᱱᱢᱤ ᱨᱤᱱ ᱡᱚᱛᱚ ᱠᱷᱚᱱᱟᱜ ᱢᱟᱨᱟᱝ ᱵᱟᱹᱭᱨᱤ ᱫᱚᱭ ᱦᱩᱭᱩᱜ ᱠᱟᱱᱟ ᱜᱟᱹᱲᱭᱟᱹ᱾ ᱜᱟᱹᱲᱭᱟᱹ ᱦᱚᱲ ᱫᱚ ᱠᱟᱹᱢᱤ ᱯᱟᱲᱟᱣ ᱞᱮᱱ ᱠᱷᱟᱱ ᱜᱮ ᱪᱮᱫ ᱠᱚᱪᱚᱝ ᱮ ᱵᱟᱦᱱᱟᱭᱟ᱾ ᱢᱮᱱᱟᱭ ᱜᱟᱯᱟ ᱠᱷᱚᱱᱤᱧ ᱯᱟᱲᱦᱟᱣᱜᱼᱟ, ᱜᱟᱯᱟ ᱠᱷᱚᱱ ᱪᱟᱥ ᱠᱟᱹᱢᱤᱧ ᱮᱦᱚᱵᱟ ᱜᱟᱯᱟ ᱠᱷᱚᱱ ᱵᱮᱯᱟᱨᱤᱧ ᱮᱦᱚᱵᱟ ᱮᱢᱟᱱ ᱟᱡ ᱫᱚ ᱡᱚᱢ ᱧᱩ ᱮᱱᱮᱡ ᱥᱮᱨᱮᱧ ᱫᱩᱲᱩᱵ ᱠᱚ ᱛᱷᱩᱛᱤ ᱵᱟᱲᱟ ᱡᱚᱦᱚᱜ ᱫᱚ ᱟᱹᱰᱤ ᱯᱷᱩᱨᱛᱤ ᱟᱹᱰᱤ ᱠᱩᱥᱤ ᱨᱟᱹᱥᱠᱟᱹ ᱨᱮ ᱛᱟᱦᱮᱱᱟᱭ ᱤᱠᱷᱟᱹᱱ ᱠᱟᱹᱢᱤ ᱯᱟᱲᱟᱣ ᱞᱮᱱ ᱠᱷᱟᱱ ᱜᱮ ᱵᱟᱝ ᱥᱩᱠᱮ ᱵᱩᱡᱷᱟᱹᱣᱟ ᱡᱷᱟᱢᱞᱟ ᱨᱮ ᱡᱷᱟᱹᱞᱤᱜ ᱟᱭ ᱱᱮᱰᱟᱭᱟᱭ ᱜᱟᱯᱟ ᱡᱟᱦᱟᱸ ᱫᱚ ᱥᱮᱴᱮᱨ ᱜᱮ ᱵᱟᱝ ᱥᱮᱴᱮᱨᱟᱭᱟ ᱜᱟᱯᱟ ᱜᱟᱯᱟ ᱛᱮ ᱵᱤᱱᱤᱰ ᱫᱤᱱ ᱥᱮᱴᱮᱨᱚᱜᱼᱟ ᱦᱩᱲᱩ ᱤᱨᱩᱜ ᱚᱠᱛᱚ ᱥᱩᱨᱩᱜᱼᱟ ᱟᱨ ᱜᱮ ᱚᱠᱚᱭ ᱪᱚᱝ ᱵᱮᱯᱟᱨ ᱵᱟᱹᱱᱤᱡᱽ ᱠᱟᱛᱮ ᱠᱤᱥᱟᱹᱬ ᱪᱟᱵᱟ ᱠᱚᱜ ᱟᱭ ᱩᱱ ᱡᱷᱚᱜ ᱟᱡ ᱫᱚ ᱡᱚᱦᱟᱨᱮ ᱪᱟᱹᱯᱩ ᱠᱟᱛᱮ ᱜᱩᱱᱤ ᱵᱟᱹᱵᱤᱛᱚᱜ ᱟᱭ ᱵᱩᱜᱤ ᱛᱚᱨᱟ ᱦᱟᱭᱪᱚᱜᱚᱜ ᱟᱭ ᱚᱱᱟ ᱪᱮᱠᱟ ᱜᱟᱹᱲᱭᱟᱹ ᱞᱮᱱ ᱠᱷᱟᱱ ᱫᱚ ᱟᱜᱟᱢ ᱫᱟᱨᱟᱢ ᱫᱤᱱ ᱨᱮ ᱠᱷᱟᱹᱞᱤ ᱮᱠᱷᱮᱱ ᱫᱩᱠ ᱠᱚᱥᱴᱚ ᱨᱮᱸᱜᱮᱡ ᱚᱵᱷᱟᱵᱽ ᱜᱮ ᱟᱹᱜᱩᱭᱟᱭ ᱡᱤᱵᱚᱱ ᱨᱮ ᱨᱚᱲ ᱵᱷᱟᱜᱟᱣ ᱟᱹᱪᱩ ᱵᱷᱟᱜᱟᱜ ᱨᱮᱦᱚᱸᱢ ᱜᱟᱹᱲᱭᱟᱹ ᱦᱚᱲ ᱫᱚ ᱵᱟᱭ ᱟᱸᱡᱚᱢᱟ ᱵᱟᱭ ᱞᱩᱛᱩᱨᱟᱜᱼᱟ ᱠᱟᱛᱷᱟ ᱛᱟᱢ᱾ ᱩᱱᱤ ᱫᱚ ᱚᱠᱛᱚ ᱜᱮ ᱥᱟᱡᱟᱭ ᱮᱢᱟᱭᱟ ᱥᱟᱶ ᱥᱟᱶᱛᱮ ᱚᱠᱛᱚ ᱜᱮ ᱢᱤᱫ ᱫᱤᱱ ᱥᱮᱪᱮᱫ ᱦᱚᱸᱭ ᱥᱮᱪᱮᱫ ᱛᱟᱨᱟᱭᱮᱭᱟ᱾ ᱜᱟᱹᱲᱭᱟᱹ ᱤᱫᱤ ᱠᱟᱛᱮ ᱨᱟᱹᱡᱩ ᱧᱩᱛᱩᱢᱟᱱ ᱢᱤᱫ ᱠᱚᱲᱟ ᱜᱤᱫᱽᱨᱟᱹ ᱦᱟᱜ ᱠᱟᱛᱷᱟ ᱫᱮᱞᱟ ᱵᱚ ᱟᱸᱡᱚᱢ ᱞᱮᱜᱮ᱾ ᱨᱟᱹᱡᱩ ᱟᱠᱚ ᱟᱹᱛᱩ ᱨᱮ ᱡᱚᱛᱚ ᱠᱷᱚᱱᱟᱜ ᱵᱮᱥ ᱯᱟᱲᱦᱟᱜ ᱜᱤᱫᱽᱨᱟᱹᱭ ᱛᱟᱦᱮᱸ ᱞᱮᱱᱟ᱾ ᱚᱞ ᱯᱟᱲᱦᱟᱜ ᱨᱮ ᱡᱟᱦᱟᱸ ᱞᱮᱠᱟ ᱟᱹᱰᱤ ᱵᱷᱟᱹᱜᱤ ᱜᱩᱱ ᱵᱮᱵᱷᱟᱨ ᱠᱚᱦᱚᱸ ᱛᱟᱭ ᱚᱱᱠᱟ ᱜᱮ ᱩᱱᱟᱹᱜ ᱱᱟᱯᱟᱭ᱾ ᱟᱠᱚ ᱟᱲᱮ ᱯᱟᱥᱮ ᱵᱟᱝᱠᱷᱟᱱ ᱴᱚᱞᱟ ᱯᱟᱲᱟ ᱨᱤᱱ ᱚᱠᱚᱭ ᱜᱤᱫᱽᱨᱟᱹ ᱨᱮᱦᱲᱟ ᱠᱷᱮᱪᱲᱟ ᱵᱟᱠᱷᱟᱡ ᱚᱡᱽ ᱠᱷᱟᱱ ᱠᱚ ᱱᱩᱭ ᱨᱟᱹᱡᱩ ᱞᱮᱠᱟ ᱱᱟᱯᱟᱭ ᱥᱩᱫᱷᱟᱹᱨᱚᱜ ᱞᱟᱹᱜᱤᱫ ᱠᱚ ᱫᱟᱹᱭᱠᱟᱹ ᱟᱠᱚ ᱛᱟᱦᱮᱸᱫ᱾ ᱨᱟᱹᱡᱩ ᱟᱥᱲᱟ ᱟᱨ ᱵᱤᱨᱫᱟᱹᱜᱟᱲ ᱠᱚᱨᱮ ᱟᱹᱰᱤ ᱵᱷᱟᱹᱜᱤ ᱚᱨᱡᱚ ᱛᱮ ᱯᱟᱥ ᱤᱫᱤ ᱞᱟᱜᱼᱟᱭ᱾ ᱚᱱᱟ ᱛᱟᱭᱚᱢ ᱠᱚᱢᱯᱤᱴᱤᱥᱚᱱ ᱵᱤᱱᱤᱰ ᱠᱚᱭ ᱮᱢ ᱵᱟᱲᱟᱭᱮᱫ ᱛᱟᱦᱮᱸᱫ᱾ ᱩᱞᱯᱷᱟᱹ ᱚᱠᱛᱚ ᱠᱚᱨᱮ ᱢᱤᱢᱤᱫ ᱫᱷᱟᱣ ᱵᱚᱞ ᱮᱱᱮᱡ ᱮᱱᱮᱡ ᱟᱹᱰᱤ ᱜᱟᱱ ᱡᱚᱴᱟᱣ ᱠᱚᱭ ᱧᱟᱢ ᱟᱱ ᱛᱟᱦᱮᱸᱫ᱾ ᱩᱱᱠᱩ ᱡᱚᱴᱟᱣ ᱠᱚᱣᱟᱜ ᱠᱟᱛᱷᱟ ᱵᱟᱭ ᱮᱨᱮᱲ ᱫᱟᱲᱮᱭᱟᱜ ᱠᱷᱟᱹᱛᱤᱨ ᱯᱟᱛᱟ ᱪᱷᱟᱛᱟ ᱫᱟᱬᱟ ᱮᱦᱚᱵ ᱠᱮᱜ ᱟᱭ᱾ ᱫᱟᱬᱟ ᱫᱟᱬᱟ ᱛᱮ ᱥᱮᱸᱫᱽᱨᱟ ᱥᱮᱴᱮᱨ ᱮᱱᱟᱭ ᱦᱟᱸᱰᱮ ᱱᱟᱸᱰᱮ ᱮᱱᱮᱡ ᱴᱟᱺᱰᱤ᱾ ᱨᱟᱹᱡᱩ ᱟᱡ ᱨᱤᱱ ᱜᱟᱛᱮ ᱠᱚ ᱢᱮᱛᱟ ᱠᱚ ᱜᱮᱭᱟᱭ ᱵᱤᱱᱤᱰ ᱠᱚᱛᱤᱧ ᱢᱮᱱᱟᱜᱼᱟ ᱵᱟᱹᱧ ᱪᱟᱞᱟᱜᱼᱟ᱾ ᱮᱱᱠᱷᱟᱱ ᱜᱮ ᱜᱟᱛᱮ ᱛᱟᱭ ᱠᱚ ᱢᱮᱛᱟᱭᱟ ᱟᱢ ᱢᱟ ᱩᱱᱟᱹᱜ ᱮᱢ ᱜᱟᱱᱟ ᱠᱟᱹᱴᱤᱡ ᱫᱟᱬᱟ ᱞᱮᱠᱷᱟᱱ ᱪᱮᱫ ᱵᱟᱝ ᱪᱮᱠᱟ ᱜᱚᱫᱚᱜ ᱠᱟᱱᱟ᱾ ᱮᱱᱠᱷᱟᱱ ᱜᱮ ᱨᱟᱹᱡᱩ ᱫᱚᱭ ᱴᱤᱦᱨᱟᱹ ᱜᱚᱫᱚᱜᱼᱟ ᱨᱟᱹᱥᱠᱟᱹ ᱛᱮ ᱛᱚᱭᱮᱞ ᱜᱚᱫᱚᱜ ᱟᱭ ᱟᱨ ᱜᱟᱛᱮ ᱠᱚᱣᱟᱜ ᱠᱟᱛᱷᱟᱭ ᱟᱸᱡᱚᱢᱟ᱾ ᱚᱲᱟᱜ ᱦᱚᱲ ᱫᱟᱬᱟᱱ ᱠᱚ ᱢᱟᱱᱟᱭᱮ ᱠᱷᱟᱱ ᱟᱨ ᱯᱟᱲᱦᱟᱜ ᱠᱚ ᱛᱟᱹᱜᱤᱫ ᱮ ᱠᱷᱟᱱ ᱨᱚᱲ ᱛᱟᱠᱚ ᱵᱟᱭ ᱦᱮᱛᱟ ᱦᱟᱜᱼᱟ᱾ ᱮᱜᱮᱨ ᱨᱩᱦᱮᱫ ᱮ ᱠᱷᱟᱱ ᱠᱚ ᱚᱱᱟ ᱦᱚᱸ ᱵᱟᱭ ᱞᱩᱛᱩᱨᱟᱜᱼᱟ᱾ ᱠᱷᱟᱹᱞᱤ ᱢᱮᱱᱟᱭ, ᱵᱤᱱᱤᱰ ᱛᱤᱧ ᱱᱤᱛ ᱨᱮᱢᱟ ᱵᱟᱹᱱᱩᱜᱼᱟ, ᱟᱨ ᱦᱚᱸ ᱟᱹᱰᱤ ᱫᱤᱱ ᱜᱮ ᱢᱮᱱᱟᱜᱼᱟ᱾ ᱜᱟᱯᱟ ᱠᱷᱚᱱᱟᱜ ᱦᱟᱸᱜ ᱤᱧ ᱯᱟᱲᱦᱟᱣᱜᱼᱟ᱾ ᱧᱮᱞ ᱧᱮᱞ ᱛᱮ ᱵᱤᱱᱤᱰ ᱫᱤᱱ ᱥᱮᱴᱮᱨᱚᱜᱼᱟ᱾ ᱠᱤᱪᱷᱩ ᱫᱤᱱ ᱛᱟᱭᱱᱚᱢ ᱚᱱᱟ ᱨᱮᱱᱟᱜ ᱚᱨᱡᱚ ᱦᱚᱸ ᱯᱷᱚᱴᱮᱞ ᱚᱰᱚᱠ ᱥᱚᱫᱚᱨᱚᱜᱼᱟ᱾ ᱵᱟᱰᱟᱭᱚᱜᱼᱟ ᱵᱟᱝᱢᱟ ᱟᱠᱚ ᱟᱹᱛᱩ ᱨᱤᱱ ᱯᱚᱨᱮᱥ ᱧᱩᱛᱩᱢᱟᱱ ᱠᱚᱲᱟ ᱜᱚᱢᱮᱴ ᱡᱚᱵᱽ ᱧᱟᱢ ᱟᱠᱟᱫ ᱟᱭ ᱡᱟᱦᱟᱸᱭ ᱫᱚ ᱟᱡ ᱠᱷᱚᱱᱟᱜ ᱚᱞ ᱯᱟᱲᱦᱟᱣ ᱨᱮ ᱞᱤᱪᱟᱹᱲ ᱜᱮ ᱛᱟᱦᱮᱸᱱᱮ᱾ ᱯᱚᱨᱮᱥ ᱫᱚ ᱟᱡᱟᱜ ᱠᱩᱨᱩᱢᱩᱴᱩ ᱯᱟᱲᱦᱟᱜ ᱪᱷᱩᱴᱟᱹᱣ ᱡᱩᱨ ᱛᱮ ᱠᱩᱠᱢᱩ ᱛᱟᱭ ᱜᱮᱞᱮ ᱵᱤᱞᱤ ᱚᱪᱚ ᱠᱮᱫᱼᱟ᱾ ᱯᱚᱨᱮᱥ ᱛᱤᱥ ᱦᱚᱸ ᱟᱭᱳ ᱵᱟᱵᱟ ᱦᱟᱜ ᱠᱟᱛᱷᱟ ᱵᱟᱭ ᱮᱨᱮᱲ ᱛᱟᱦᱮᱸ ᱪᱮ ᱮᱜᱮᱨ ᱨᱩᱦᱮᱫ ᱠᱚᱦᱚᱸ ᱵᱟᱭ ᱟᱹᱲᱤᱥᱟᱫ ᱛᱟᱦᱮᱸᱱ᱾ ᱵᱤᱪᱠᱚᱢ ᱟᱭᱳ ᱵᱟᱵᱟ ᱫᱚ ᱟᱡᱟᱜ ᱵᱮᱥ ᱞᱟᱹᱜᱤᱫ ᱜᱮᱠᱤᱱ ᱢᱮᱱᱮᱫᱼᱟ ᱢᱮᱱᱛᱮ ᱵᱷᱟᱹᱵᱤ ᱛᱟᱦᱮᱸᱱᱮ᱾ ᱯᱚᱨᱮᱥ ᱟᱜ ᱥᱚᱯᱷᱚᱞᱛᱟ ᱧᱟᱢ ᱛᱟᱭᱚᱢ ᱡᱚᱛᱚ ᱦᱚᱲ ᱛᱮᱠᱚ ᱥᱟᱨᱦᱟᱣᱮ ᱠᱟᱱ ᱵᱤᱫᱟᱹᱞ ᱨᱟᱹᱡᱩ ᱟᱹᱰᱤ ᱥᱚᱠᱛᱚ ᱫᱷᱚᱠᱠᱟ ᱵᱟᱡᱟᱣ ᱟᱭᱟ ᱢᱚᱱᱮ ᱡᱤᱣᱤ ᱨᱮ᱾ ᱵᱟᱝ ᱯᱟᱲᱦᱟᱣ ᱠᱟᱛᱮ ᱪᱮᱫ ᱞᱮᱠᱟ ᱚᱠᱛᱚᱭ ᱵᱷᱟᱨᱟᱵᱷᱟᱴ ᱞᱟᱜᱼᱟ ᱚᱱᱟ ᱠᱟᱛᱷᱟ ᱢᱤᱢᱤᱴᱤᱡ ᱛᱮ ᱩᱭᱦᱟᱹᱨ ᱦᱮᱡ ᱟᱭᱟ᱾ ᱚᱲᱟᱜ ᱦᱚᱲ ᱠᱚᱣᱟᱜ ᱢᱟᱱᱟ ᱵᱟᱨᱚᱱ ᱵᱟᱭ ᱟᱸᱡᱚᱢ ᱞᱮᱫ ᱨᱮᱱᱟᱜ ᱦᱚᱸ ᱟᱹᱰᱤ ᱥᱚᱠᱛᱚ ᱫᱩᱠ ᱮ ᱵᱩᱡᱷᱟᱹᱣᱟ᱾ ᱩᱱ ᱡᱷᱚᱜ ᱜᱮ ᱨᱟᱹᱡᱩ ᱟᱨ ᱫᱚ ᱚᱠᱛᱚ ᱵᱟᱝ ᱵᱷᱟᱨᱟᱵᱷᱟᱴ ᱵᱮᱨᱛᱷᱟᱭ ᱞᱟᱹᱜᱤᱫ ᱠᱤᱨᱤᱭᱟᱹᱭ ᱡᱚᱢᱟ᱾ ᱯᱞᱟᱱᱤᱝ ᱠᱟᱛᱮ ᱯᱟᱲᱦᱟᱜ ᱞᱟᱹᱜᱤᱫ ᱢᱚᱱᱮ ᱢᱩᱠᱨᱩᱲᱟᱭ᱾ ᱥᱟᱹᱨᱤ ᱥᱟᱹᱨᱤ ᱜᱮ ᱨᱟᱡᱩ ᱟᱡᱟᱜ ᱠᱩᱨᱩᱢᱩᱴᱩ ᱢᱮᱦᱱᱚᱛ ᱠᱷᱟᱹᱛᱤᱨ ᱫᱚᱥᱟᱨ ᱥᱮᱨᱢᱟ ᱜᱮ ᱢᱤᱫ ᱢᱟᱨᱟᱝ ᱟᱹᱢᱟᱹᱞᱤᱭᱟᱹᱭ ᱵᱮᱱᱟᱣᱼᱟ᱾ ᱢᱤᱫ ᱢᱚᱲ ᱛᱮ ᱢᱮᱱ ᱜᱟᱱᱚᱜᱼᱟ ᱯᱟᱹᱰᱩ ᱠᱷᱚᱱᱟᱜ ᱧᱟᱢᱚᱜ ᱥᱤᱠᱷᱱᱟᱹᱛ ᱜᱮ ᱞᱟᱦᱟᱜ ᱮ ᱪᱮᱪᱮᱫᱼᱟ, ᱨᱤᱠᱟᱹ ᱨᱚᱜᱚᱲ ᱠᱟᱛᱮ ᱜᱮ ᱡᱤᱛᱠᱟᱹᱨᱤᱭᱟᱹ ᱦᱚᱸ ᱵᱮᱜᱱᱟᱣᱼᱟ᱾ ᱱᱚᱣᱟ ᱠᱷᱟᱴᱚ ᱢᱟᱪᱷᱟ ᱦᱩᱰᱤᱧ ᱠᱟᱹᱦᱱᱤ ᱠᱷᱚᱱᱟᱜ ᱱᱤᱭᱟᱹ ᱠᱟᱛᱷᱟ ᱜᱮ ᱵᱟᱰᱟᱭ ᱧᱟᱢᱚᱜ ᱠᱟᱱᱟ ᱡᱮ ᱠᱷᱩᱜ ᱢᱟᱸᱫᱟ ᱞᱮᱠᱟ ᱜᱮ ᱜᱟᱹᱲᱭᱟᱹ ᱟᱡᱟᱨ ᱦᱚᱸ ᱥᱚᱢᱚᱭ ᱥᱚᱢᱚᱭ ᱨᱮ ᱧᱟᱧᱟᱢᱟ᱾ ᱠᱟᱛᱷᱟ ᱫᱚ ᱦᱩᱭᱩᱜ ᱠᱟᱱᱟ ᱛᱤᱱᱟᱹᱜ ᱞᱚᱜᱚᱱ ᱮᱢ ᱨᱟᱱᱟ ᱩᱱᱟᱹᱜ ᱜᱮ ᱵᱮᱥᱟ ᱵᱟᱝᱠᱷᱟᱱ ᱵᱚᱪᱷᱚᱨ ᱵᱚᱪᱷᱚᱨ ᱦᱚᱸ ᱨᱮᱦᱮᱫ ᱜᱟᱹᱲᱭᱟᱹᱣᱮᱱ ᱞᱮᱠᱟ ᱵᱟᱥᱟ ᱛᱟᱦᱮᱸ ᱥᱟᱹᱨᱤ ᱠᱚᱜᱼᱟ᱾ ᱱᱚᱣᱟ ᱜᱟᱹᱲᱭᱟᱹ ᱟᱡᱟᱨ ᱨᱮᱱᱟᱝ ᱫᱚ ᱢᱤᱫᱴᱟᱹᱝ ᱜᱮ ᱨᱟᱱ ᱢᱮᱱᱟᱜᱼᱟ ᱚᱱᱟ ᱫᱚ ᱦᱩᱭᱩᱜ ᱠᱟᱱᱟ ᱢᱮᱦᱱᱚᱛ ᱟᱨ ᱵᱟᱝ ᱠᱩᱨᱩᱢᱩᱴᱩ ᱪᱷᱩᱴᱟᱹᱣ᱾ ᱢᱚᱱᱮ ᱫᱚ ᱥᱟᱨᱟ ᱜᱷᱟᱹᱲᱤ ᱠᱷᱚᱡᱚᱜ ᱟᱭ ᱟᱨᱟᱢ, ᱥᱩᱠ, ᱥᱩᱵᱤᱫᱷᱟᱹ᱾ ᱤᱠᱷᱟᱹᱱ ᱵᱤᱵᱮᱠ ᱥᱚᱱᱛᱚᱨᱮᱭᱟᱭ, ᱦᱩᱥᱤᱭᱟᱹᱨᱮᱭᱟᱭ, ᱢᱮᱛᱟᱭᱟᱭ ᱡᱩᱫᱤ ᱱᱤᱛᱚᱜ ᱵᱟᱝ ᱪᱷᱩᱴᱟᱹᱜᱼᱟ, ᱵᱟᱢ ᱠᱩᱨᱩᱢᱩᱴᱩ ᱢᱮᱦᱱᱚᱛᱟ, ᱮᱱᱠᱷᱟᱱ ᱟᱜᱟᱢ ᱫᱟᱨᱟᱢ ᱫᱤᱱ ᱨᱮ ᱪᱮᱫ ᱮᱢ ᱡᱚᱢᱟ? ᱚᱠᱟ ᱠᱷᱚᱱᱟᱜ ᱦᱚᱨᱚᱜ ᱵᱟᱸᱫᱮ, ᱨᱟᱱ ᱢᱩᱨᱜᱟᱹᱱᱚᱜ ᱵᱟᱠᱷᱨᱟ ᱠᱟᱹᱣᱰᱤᱢ ᱧᱟᱢᱟ? ᱱᱚᱣᱟ ᱥᱤᱨᱡᱚᱱ ᱨᱮ ᱚᱵᱚᱞᱟ ᱡᱤᱵᱽ ᱡᱤᱭᱟᱹᱞᱤ ᱠᱚᱦᱚᱸ ᱛᱚ ᱡᱤᱣᱤᱫ ᱵᱟᱧᱪᱟᱣ ᱛᱟᱦᱮᱸ ᱞᱟᱹᱜᱤᱫ ᱠᱚ ᱠᱷᱟᱹᱴᱣᱟᱹ ᱟᱹᱥᱩᱞᱚᱜ ᱠᱟᱱᱟ᱾ ᱟᱨ ᱜᱮ ᱢᱟᱹᱱᱢᱤ ᱨᱤᱱ ᱥᱟᱹᱨᱭᱟᱹᱛ ᱡᱚᱴᱟᱣ ᱢᱟ ᱢᱮᱦᱱᱚᱛ ᱜᱮ᱾ ᱚᱱᱟ ᱪᱮᱠᱟ ᱵᱤᱵᱮᱠ ᱟᱜ ᱠᱟᱛᱷᱟ ᱜᱮ ᱱᱤᱦᱟᱹᱛᱤ ᱟᱸᱡᱚᱢ ᱞᱟᱹᱠᱛᱤᱭᱟ᱾ ᱜᱟᱹᱲᱭᱟᱹ ᱵᱟᱹᱜᱤ ᱠᱟᱛᱮ ᱢᱮᱦᱱᱚᱛᱤ ᱠᱷᱟᱹᱴᱩᱣᱟᱹ ᱞᱮᱱ ᱮᱱᱟᱝ ᱜᱮ ᱡᱤᱵᱚᱱ ᱨᱮ ᱟᱹᱨᱩ ᱯᱷᱮᱨᱟᱣ ᱦᱤᱡᱩᱜᱼᱟ ᱟᱨ ᱱᱚᱶᱟ ᱟᱹᱨᱩ ᱯᱷᱮᱨᱟᱣ ᱜᱮ ᱛᱤᱭᱟᱹᱜ ᱥᱩᱛᱩᱜ ᱟᱹᱭᱩᱨ ᱤᱫᱤ ᱥᱮᱴᱮᱨᱟᱭ ᱥᱚᱯᱷᱚᱞᱛᱟ ᱴᱷᱮᱱ᱾ ᱥᱟᱶ ᱥᱟᱶᱛᱮ ᱱᱤᱡᱚᱨᱟᱜ ᱡᱟᱸᱜᱟ ᱛᱮ ᱛᱤᱸᱜᱩ ᱠᱮᱴᱮᱡ ᱟᱭ᱾ ᱡᱤᱵᱚᱱ ᱨᱮᱱᱟᱝ ᱠᱩᱠᱢᱩ ᱦᱚᱸᱭ ᱜᱮᱞᱮ ᱵᱤᱞᱤᱭᱟ᱾ ᱚᱱᱟ ᱥᱟᱞᱟᱜ ᱛᱮ ᱧᱩᱛᱩᱢ ᱥᱟᱶ ᱡᱟᱹᱛ ᱜᱚᱜᱚᱭᱟᱜ ᱠᱚᱜ ᱜᱟᱹᱲᱭᱟᱹ ᱵᱟᱭᱱᱟ ᱦᱚᱸ ᱚᱪᱚᱜ ᱪᱷᱟᱲᱟᱣ ᱟᱹᱨᱩᱵ ᱯᱷᱩᱨᱪᱟᱹᱜᱼᱟ᱾ ᱱᱚᱣᱟ ᱩᱫᱽᱜᱟᱹᱣᱟᱱ ᱠᱷᱟᱴᱚ ᱠᱟᱹᱦᱱᱤ ᱡᱩᱫᱤ ᱱᱟᱥᱮᱱᱟᱜ ᱨᱮᱦᱚᱸ ᱵᱚᱱ ᱠᱩᱥᱤᱭᱟᱜ ᱠᱟᱱᱟ ᱮᱱᱠᱷᱟᱱ ᱞᱟᱭᱤᱠ ᱥᱮᱭᱟᱨ ᱠᱚᱢᱮᱸᱴ ᱥᱟᱶᱛᱮ ᱪᱮᱱᱮᱞ ᱵᱚ ᱥᱚᱵᱽᱥᱠᱨᱟᱭᱤᱵᱽ ᱛᱟᱨᱟ ᱠᱟᱜ ᱢᱟ ᱢᱮᱱᱛᱮ ᱟᱨᱫᱟᱥ ᱛᱟᱦᱮᱸᱱ ᱠᱟᱱᱟ᱾ ᱧᱟᱯᱟᱢ ᱟᱵᱚ ᱦᱟᱸᱜ ᱟᱨ ᱢᱤᱫᱴᱟᱹᱝ ᱱᱟᱣᱟᱱᱟᱜ ᱩᱫᱽᱜᱟᱹᱣᱟᱱᱟᱜ ᱵᱷᱤᱰᱤᱭᱳ ᱨᱮ᱾ ᱜᱚᱱᱚᱝ ᱟᱱ ᱚᱠᱛᱚ ᱠᱷᱮᱢᱟᱣ ᱠᱟᱛᱮ ᱧᱮᱞ ᱥᱟᱸᱜᱮ ᱟᱠᱟᱫ ᱠᱷᱟᱹᱛᱤᱨ ᱤᱧ ᱯᱟᱦᱴᱟ ᱠᱷᱚᱱᱟᱜ ᱦᱚᱸᱧ ᱪᱟᱞ ᱮᱫᱼᱟ ᱟᱭᱢᱟ ᱟᱭᱢᱟ ᱟᱭᱢᱟ ᱥᱟᱨᱦᱟᱣ᱾